ᱥᱟᱵᱥᱠᱨᱟᱭᱤᱵ ᱚᱞ ᱨᱮ ᱡᱚᱴᱮᱫ ᱠᱟᱛᱮ ᱥᱟᱵᱥᱠᱨᱟᱭᱤᱵ ᱛᱟᱵᱚᱱ ᱯᱮ ᱥᱤᱨᱡᱚᱱ ᱚᱱᱚᱞ ᱭᱩᱴᱤᱭᱩᱵ ᱪᱮᱱᱮᱞ ᱥᱟᱶᱛᱮ ᱜᱷᱚᱱᱴᱟ ᱪᱤᱱᱦᱟᱹ ᱡᱚᱴᱮᱫ ᱛᱟᱨᱟᱣᱟ ᱛᱟᱵᱚᱱ ᱯᱮ ᱱᱟᱣᱟ ᱱᱟᱣᱟ ᱠᱩᱫᱩᱢ ᱨᱮᱱᱟᱜ ᱟᱯᱰᱮᱴ ᱧᱟᱢ ᱞᱟᱹᱜᱤᱫ ᱧᱮᱧᱮᱞᱤᱭᱟᱹ ᱠᱚᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ, ᱵᱟᱝ ᱫᱚ ᱡᱷᱩᱠ, ᱵᱟᱝ ᱫᱚ ᱥᱩᱠ, ᱵᱟᱝ ᱫᱚ ᱦᱤᱨᱠᱟᱹ, ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱳᱞ ᱛᱟᱵᱚᱱ ᱯᱮ᱾ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ᱾ ᱦᱚᱞᱟ ᱢᱤᱫᱴᱟᱝ ᱥᱟᱸᱜᱟᱛ ᱠᱩᱲᱤ ᱥᱟᱞᱟᱜ ᱤᱧ ᱧᱟᱯᱟᱢ ᱞᱮᱱᱟ᱾ ᱟᱭᱢᱟ ᱜᱟᱱ ᱛᱷᱩᱛᱤ ᱵᱟᱲᱟ ᱠᱟᱛᱮ ᱟᱫᱚᱭ ᱢᱤᱛᱟᱹᱧ ᱠᱟᱱᱟ, ᱟᱢ ᱢᱟ ᱟᱹᱰᱤ ᱜᱟᱱ ᱠᱩᱫᱩᱢ ᱭᱩᱴᱭᱩᱵᱽ ᱨᱮᱢ ᱟᱯᱞᱳᱰ ᱟᱠᱟᱫ, ᱢᱟᱥᱮ ᱤᱧᱟᱹᱜ ᱢᱤᱫᱴᱟᱝ ᱠᱩᱫᱩᱢ ᱨᱮᱱᱟᱜ ᱛᱮᱞᱟ ᱮᱢ ᱢᱮ᱾ ᱟᱫᱚᱧ ᱢᱮᱛᱟᱭ ᱠᱟᱱᱟ ᱢᱟᱥᱮ ᱛᱟᱦᱚᱞᱮ ᱠᱩᱫᱩᱢ ᱢᱮ ᱟᱸᱡᱚᱢ ᱞᱮᱜᱤᱧ ᱟᱫᱚᱭ ᱠᱩᱫᱩᱢ ᱠᱮᱫᱟ ᱱᱚᱝᱠᱟ ᱠᱩᱫᱩᱢ ᱨᱮ ᱠᱩᱲᱤᱫ ᱠᱩᱲᱤᱫ ᱟᱢ ᱠᱩᱥᱤᱢ ᱟᱹᱜᱩ ᱠᱤᱫᱤᱧᱟ ᱦᱚᱴᱚᱜ ᱫᱷᱟᱹᱵᱤᱡ ᱮᱢ ᱠᱷᱳᱲᱟᱫᱤᱧᱟ ᱯᱷᱚᱛᱚ ᱡᱚᱠᱷᱚᱱ ᱛᱩᱫ ᱮᱱ ᱛᱤᱧᱟ ᱛᱚᱵᱮ ᱟᱱᱟᱢ ᱩᱰᱩᱠ ᱠᱮᱫ ᱛᱟᱢᱟ ᱠᱟᱹᱢᱤ ᱟᱢᱟᱜ ᱯᱩᱨᱟᱹᱣᱮᱱ ᱠᱷᱟᱱ ᱵᱟᱲᱜᱮ ᱠᱩᱰᱟᱹᱢ ᱨᱮᱢ ᱤᱫᱤ ᱠᱟᱫᱤᱧᱟ ᱟᱨ ᱢᱤᱫ ᱫᱷᱟᱣ ᱟᱢ ᱠᱩᱥᱤᱢ ᱟᱹᱜᱩ ᱠᱤᱫᱤᱧᱟ ᱦᱚᱴᱚᱜ ᱫᱷᱟᱹᱵᱤᱡ ᱮᱢ ᱠᱷᱳᱲ ᱟᱹᱫᱤᱧᱟ ᱯᱷᱚᱛᱚ ᱡᱚᱠᱷᱚᱱ ᱛᱩᱫ ᱮᱱ ᱛᱤᱧᱟ ᱛᱚᱵᱮ ᱟᱱᱟᱢ ᱩᱰᱩᱠ ᱠᱮᱫ ᱛᱟᱢᱟ ᱠᱟᱹᱢᱤ ᱟᱢᱟᱜ ᱯᱩᱨᱟᱹᱣᱮᱱ ᱠᱷᱟᱱ ᱵᱟᱲᱜᱮ ᱠᱩᱰᱟᱹᱢ ᱨᱮᱢ ᱤᱫᱤ ᱠᱟᱹᱫᱤᱧᱟ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱡᱩᱫᱤ ᱛᱮᱞᱟ ᱛᱮ ᱫᱤᱥᱟᱹ ᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵ ᱠᱟᱜ ᱛᱟᱵᱚᱱᱟ ᱛᱟᱦᱚᱞᱮ ᱥᱟᱵᱥᱠᱨᱟᱭᱤᱵ ᱠᱟᱜ ᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱚᱞᱮ ᱚᱱᱟ ᱞᱟᱛᱟᱨ ᱨᱮ ᱡᱟᱦᱟᱸ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱛᱚᱨᱚᱡ ᱴᱩᱠᱩᱡ ᱵᱷᱤᱛᱤᱨ ᱠᱟᱛᱷᱟ ᱧᱮᱞ ᱛᱟᱵᱚᱱ ᱯᱮ ᱞᱩᱜᱽᱲᱤᱡ ᱛᱮᱠᱮ ᱴᱩᱠᱩᱡ ᱫᱚ ᱚᱲᱟᱜ ᱵᱟᱦᱨᱮ ᱨᱮᱜᱮ ᱠᱚ ᱫᱚᱦᱚᱭᱟ ᱛᱮᱠᱮ ᱡᱚᱠᱷᱟᱡ ᱫᱚᱠᱚ ᱟᱹᱜᱩᱭᱟ ᱟᱨ ᱴᱩᱠᱩᱡ ᱨᱮᱭᱟᱜ ᱦᱚᱴᱚᱜ ᱫᱷᱟᱹᱵᱤᱡ ᱞᱩᱜᱽᱲᱤᱡ ᱠᱷᱳᱲ ᱠᱟᱛᱮ ᱠᱚ ᱛᱮᱠᱮᱭᱟ ᱟᱨ ᱛᱤᱠᱮ ᱛᱤᱠᱮ ᱛᱮ ᱦᱮᱰᱮᱡ ᱥᱮ ᱯᱷᱚᱛᱚ ᱛᱩᱫ ᱞᱮᱱᱠᱷᱟᱱ ᱟᱫᱚ ᱞᱩᱜᱽᱲᱤᱡ ᱫᱚᱠᱚ ᱩᱰᱩᱠᱟ ᱟᱨ ᱴᱩᱠᱩᱡ ᱛᱮᱫ ᱫᱚ ᱵᱟᱲᱜᱮ ᱠᱩᱰᱟᱹᱢ ᱨᱮᱠᱚ ᱤᱫᱤ ᱠᱟᱜᱼᱟ᱾ ᱢᱟ ᱛᱟᱦᱚᱞᱮ ᱱᱚᱣᱟ ᱠᱩᱫᱩᱢ ᱛᱮᱫ ᱵᱚᱱ ᱠᱩᱥᱤᱭᱟᱫ ᱠᱷᱟᱱ ᱞᱟᱭᱤᱠ, ᱥᱮᱭᱟᱨ ᱟᱨ ᱥᱟᱵᱥᱠᱨᱟᱭᱤᱵ ᱫᱚ ᱟᱞᱚ ᱵᱚᱱ ᱦᱤᱲᱤᱧ ᱢᱟ᱾